ᱡᱚᱦᱟᱨ ᱜᱮ ᱜᱟᱛᱮ ᱠᱚ ᱛᱤᱧ ᱡᱟᱦᱟᱸᱭ ᱫᱚ ᱚᱞ ᱪᱤᱠᱤ ᱯᱮ ᱵᱤᱨᱩᱛᱮᱜ ᱠᱟᱱ ᱩᱱᱠᱩ ᱞᱟᱹᱜᱤᱫ ᱛᱮ ᱢᱤᱫ ᱵᱟᱨ ᱠᱟᱛᱷᱟᱧ ᱞᱟᱹᱭ ᱟᱵᱚᱱ ᱠᱟᱱᱟ ᱟᱨᱮ ᱡᱩᱣᱟᱹᱱ ᱠᱩᱲᱤ ᱠᱚᱲᱟ ᱠᱚ ᱥᱟᱱᱛᱷᱟᱞ ᱡᱩᱣᱟᱹᱱ ᱠᱩᱲᱤ ᱠᱚᱲᱟ ᱠᱚ ᱪᱤᱠᱟᱹᱛᱮ ᱱᱩᱱᱟᱹᱜ ᱜᱟᱱ ᱫᱚᱯᱮ ᱩᱨᱞᱩ ᱪᱟᱵᱟᱭᱮᱱᱟ ᱢᱤᱢᱤᱫ ᱜᱚᱴᱮᱡ ᱨᱟᱡᱽᱡᱚ ᱨᱮᱭᱟᱜ ᱠᱟᱛᱷᱟᱧ ᱞᱟᱹᱭ ᱠᱮᱯᱮᱭᱟ ᱡᱟᱦᱟᱸᱭ ᱵᱤᱦᱟᱨ ᱨᱮᱱ ᱠᱟᱱᱟ ᱠᱚ ᱩᱱᱠᱩ ᱫᱚ ᱦᱤᱱᱫᱤ ᱠᱚ ᱨᱚᱲᱮᱫ ᱠᱟᱱ ᱛᱩᱞᱩᱡ ᱮᱱᱦᱚᱸ ᱚᱸᱰᱮ ᱤᱝᱞᱤᱥ ᱢᱤᱰᱤᱭᱟᱢ ᱛᱮᱠᱚ ᱯᱟᱲᱦᱟᱣ ᱚᱪᱚᱭᱮᱫ ᱠᱚᱣᱟ ᱡᱟᱦᱟᱸᱭ ᱫᱚᱠᱚ ᱵᱮᱝᱜᱚᱞ ᱵᱟᱝᱞᱟ ᱨᱮᱱ ᱠᱟᱱᱟ ᱠᱚ ᱵᱟᱝᱞᱟ ᱢᱤᱰᱤᱭᱟᱢ ᱢᱮᱱᱟᱜ ᱛᱩᱞᱩᱡ ᱮᱱᱦᱚᱸ ᱤᱝᱞᱤᱥ ᱢᱤᱰᱤᱭᱟᱢ ᱨᱮ ᱟᱨᱦᱚᱸ ᱠᱚ ᱯᱟᱲᱦᱟᱣ ᱚᱪᱚᱭᱮᱫ ᱠᱚᱣᱟ ᱡᱟᱦᱟᱸᱭ ᱢᱮᱱ ᱠᱮᱭᱟ ᱟᱨᱮ ᱟᱢ ᱵᱟᱝᱜᱟᱞᱤ ᱦᱩᱭ ᱠᱟᱛᱮᱫ ᱪᱮᱫᱟᱜ ᱤᱝᱞᱤᱥ ᱛᱮᱢ ᱯᱟᱲᱦᱟᱣ ᱚᱪᱚᱭᱮᱫ ᱠᱚᱣᱟ ᱪᱮᱫᱟᱜ ᱮᱢ ᱯᱟᱲᱦᱟᱣ ᱚᱪᱚᱭᱮᱫ ᱠᱚᱣᱟ ᱟᱢᱟᱜ ᱱᱤᱡᱮᱨᱟᱜ ᱵᱷᱟᱥᱟ ᱢᱮᱱᱟᱜ ᱛᱟᱞᱟᱢ ᱛᱩᱞᱩᱡ ᱪᱮᱫᱟᱜ ᱮᱴᱟᱜ ᱛᱮᱢ ᱯᱟᱲᱦᱟᱣ ᱚᱪᱚᱭᱮᱫ ᱠᱚᱣᱟ ᱱᱚᱝᱠᱟ ᱵᱟᱝ ᱠᱚ ᱢᱮᱱᱮᱫ ᱠᱟᱱᱟ ᱚᱠᱚᱭ ᱦᱚᱸ ᱟᱨᱮ ᱚᱠᱚᱭ ᱚᱠᱟᱴᱟᱜ ᱛᱮᱭ ᱥᱮᱬᱟᱭ ᱥᱮᱬᱟ ᱚᱪᱚᱣᱟᱱ ᱜᱮ ᱚᱠᱚᱭ ᱩᱨᱫᱩ ᱛᱮᱭ ᱯᱟᱲᱦᱟᱜᱼᱟ ᱚᱠᱚᱭ ᱫᱮᱵᱽᱱᱟᱜᱚᱨᱤ ᱛᱮᱭ ᱯᱟᱲᱦᱟᱜᱼᱟ ᱚᱠᱚᱭ ᱚᱞ ᱪᱤᱠᱤ ᱛᱮᱭ ᱯᱟᱲᱦᱟᱜᱼᱟ ᱚᱠᱚᱭ ᱚᱠᱟᱴᱟᱜ ᱛᱮᱭ ᱯᱟᱲᱦᱟᱣᱮᱫ ᱯᱟᱲᱦᱟᱣ ᱚᱪᱚᱣᱟᱱ ᱜᱮᱭᱟ ᱢᱮᱱᱠᱷᱟᱱ ᱢᱤᱫᱴᱮᱱ ᱥᱠᱩᱞ ᱨᱮ ᱵᱟᱝᱞᱟ ᱢᱤᱰᱤᱭᱟᱢ ᱢᱤᱰᱤᱭᱟᱢ ᱨᱮᱜᱮ ᱧᱮᱞᱚᱜᱚᱜ ᱠᱟᱱᱟ ᱡᱮ ᱵᱟᱝᱞᱟ ᱢᱤᱰᱤᱭᱟᱢ ᱠᱟᱱ ᱨᱮᱦᱚᱸ ᱚᱸᱰᱮ ᱥᱚᱝᱥᱠᱨᱤᱛ ᱠᱚ ᱯᱟᱲᱦᱟᱜ ᱠᱟᱱᱟ ᱚᱸᱰᱮ ᱜᱮ ᱯᱷᱮᱨ ᱤᱝᱞᱤᱥ ᱠᱚ ᱯᱟᱲᱦᱟᱜ ᱠᱟᱱᱟ ᱪᱮᱫᱟᱜ ᱯᱮ ᱯᱮ ᱜᱚᱴᱮᱡ ᱵᱷᱟᱥᱟ ᱛᱮᱠᱚ ᱯᱟᱲᱦᱟᱜ ᱠᱟᱱᱟ ᱟᱨᱮ ᱟᱢ ᱡᱚᱛᱚ ᱵᱷᱟᱥᱟ ᱛᱮ ᱯᱟᱲᱦᱟᱜ ᱢᱮ ᱡᱚᱛᱚ ᱚᱠᱠᱷᱚᱨ ᱛᱮ ᱯᱟᱲᱦᱟᱜ ᱢᱮ ᱢᱮᱱᱠᱷᱟᱱ ᱵᱟᱢ ᱵᱤᱨᱩᱫᱟ ᱟᱢᱮᱢ ᱢᱮᱱ ᱞᱮᱠᱷᱟᱱ ᱤᱧ ᱫᱚ ᱚᱞ ᱪᱤᱠᱤ ᱛᱮᱜᱮᱧ ᱯᱟᱲᱦᱟᱜᱼᱟ ᱟᱨ ᱚᱞ ᱪᱤᱠᱤ ᱛᱮᱜᱮ ᱢᱚᱦᱟ ᱯᱚᱱᱰᱤᱛ ᱤᱧ ᱵᱮᱱᱟᱜᱼᱟ ᱟᱨᱮ ᱵᱟᱝ ᱦᱩᱭᱩᱜᱚᱜᱼᱟ ᱥᱟᱱᱛᱟᱲ ᱟᱹᱛᱩ ᱠᱚᱨᱮ ᱜᱮ ᱟᱢᱮᱢ ᱨᱚᱲ ᱫᱟᱲᱮᱭᱟᱜ ᱟᱢ ᱜᱟᱞᱢᱟᱨᱟᱣ ᱫᱟᱲᱮᱭᱟᱜ ᱟᱢ ᱢᱮᱱᱠᱷᱟᱱ ᱮᱴᱟᱜ ᱟᱜ ᱦᱚᱸᱛᱚ ᱪᱮᱪᱮᱫ ᱨᱮᱭᱟᱜ ᱡᱟᱹᱨᱩᱲ ᱢᱮᱱᱟᱜ ᱛᱟᱢᱟ ᱟᱢ ᱡᱩᱫᱤᱢ ᱢᱮᱱ ᱞᱮᱠᱷᱟᱱ ᱤᱧ ᱫᱚ ᱤᱝᱞᱤᱥ ᱢᱤᱰᱤᱭᱟᱢ ᱛᱮᱜᱮᱧ ᱯᱟᱲᱦᱟᱜᱼᱟ ᱚᱱᱟ ᱛᱮᱜᱮ ᱞᱟᱹᱴᱩ ᱢᱟᱨᱟᱝ ᱦᱚᱲᱤᱧ ᱦᱩᱭᱩᱜᱚᱜᱼᱟ ᱵᱟᱝ ᱟᱢᱟᱜ ᱟᱯᱱᱟᱨ ᱟᱹᱛᱩ ᱴᱚᱞᱟ ᱨᱤᱧ ᱵᱚᱞᱚ ᱞᱮᱱᱠᱷᱟᱱ ᱵᱚᱞᱚ ᱞᱮᱱᱠᱷᱟᱱ ᱫᱚ ᱚᱸᱰᱮ ᱥᱟᱱᱛᱟᱲ ᱪᱷᱟᱲᱟ ᱤᱝᱞᱤᱥ ᱛᱮ ᱵᱟᱢ ᱨᱚᱲ ᱫᱟᱲᱮᱭᱟᱜᱼᱟ ᱟᱨᱮᱢ ᱨᱚᱲ ᱞᱮᱠᱷᱟᱱ ᱫᱚ ᱵᱟᱝ ᱠᱚ ᱵᱩᱡᱷᱟᱹᱣ ᱛᱟᱢᱟ ᱚᱱᱟᱛᱮ ᱡᱚᱛᱚ ᱨᱮᱭᱟᱜ ᱡᱟᱹᱨᱩᱲ ᱢᱮᱱᱟᱜᱼᱟ ᱚᱠᱚᱭ ᱚᱠᱟᱴᱟᱜ ᱛᱮᱯᱮ ᱥᱮᱬᱟᱜ ᱠᱟᱱᱟ ᱥᱮᱬᱟᱜ ᱯᱮ ᱡᱟᱦᱟᱱ ᱟᱯᱚᱛᱛᱤ ᱵᱟᱹᱱᱩᱜᱼᱟ ᱵᱟᱝᱜᱟᱞᱤ ᱠᱚ ᱵᱟᱝ ᱠᱚ ᱪᱚᱠᱚ ᱟᱯᱚᱛᱛᱤᱭᱮᱫ ᱠᱟᱱ ᱟᱭᱢᱟ ᱦᱚᱲ ᱫᱚ ᱤᱝᱞᱤᱥ ᱢᱤᱰᱤᱭᱟᱢ ᱨᱮᱠᱚ ᱯᱟᱲᱦᱟᱣ ᱚᱪᱚᱭᱮᱫ ᱠᱚᱣᱟ ᱵᱟ ᱪᱚᱠᱚ ᱢᱮᱱᱮᱫ ᱠᱟᱱ ᱵᱟᱝᱜᱟᱞᱤ ᱦᱩᱭ ᱠᱟᱛᱮᱫ ᱟᱢ ᱪᱮᱫᱟᱜ ᱤᱝᱞᱤᱥ ᱛᱮᱢ ᱯᱟᱲᱦᱟᱣ ᱚᱪᱚᱭᱮ ᱛᱟᱢᱟ ᱜᱤᱫᱽᱨᱟᱹ ᱛᱟᱢ ᱵᱟᱝᱜᱟᱞᱤ ᱛᱮ ᱵᱟᱝᱞᱟ ᱛᱮ ᱯᱟᱲᱦᱟᱣ ᱚᱪᱚᱭᱮ ᱛᱟᱢ ᱵᱟᱝᱞᱟ ᱛᱮ ᱯᱟᱲᱦᱟᱣ ᱚᱪᱚᱭᱮ ᱛᱟᱢ ᱱᱚᱝᱠᱟᱱ ᱜᱚᱞᱯᱚ ᱵᱟᱹᱱᱩᱜᱼᱟ ᱵᱟᱹᱱᱩᱜᱼᱟ ᱚᱠᱚᱭ ᱚᱠᱟᱴᱟᱜ ᱛᱮ ᱯᱟᱲᱦᱟᱣ ᱚᱪᱚᱭᱮᱫᱮᱭᱟ ᱯᱟᱲᱦᱟᱣ ᱚᱪᱚᱭᱮᱭᱟᱭ ᱛᱚᱵᱮ ᱵᱟᱠᱚ ᱵᱤᱨᱩᱫᱷ ᱮᱫᱟ ᱵᱟᱠᱚ ᱵᱤᱨᱩᱫᱷᱫᱟ ᱟᱢ ᱚᱠᱟᱴᱟᱜ ᱛᱮᱢ ᱯᱟᱲᱦᱟᱣ ᱦᱚᱪᱚᱭᱮ ᱠᱟᱱᱟ ᱯᱟᱲᱦᱟᱣ ᱦᱚᱪᱚᱭᱮ ᱛᱟᱢ ᱚᱠᱟᱴᱟᱜ ᱛᱮ ᱟᱢᱮᱢ ᱯᱟᱲᱦᱟᱜ ᱠᱟᱱᱟ ᱯᱟᱲᱦᱟᱜ ᱢᱮ ᱢᱮᱱᱠᱷᱟᱱ ᱵᱟᱢ ᱵᱤᱨᱩᱫᱷᱟ ᱟᱨᱮᱢ ᱫᱟᱲᱮᱭᱟᱜ ᱠᱷᱟᱱ ᱟᱢ ᱡᱚᱛᱚ ᱛᱮᱜᱮ ᱥᱮᱬᱟᱭ ᱢᱮ ᱨᱳᱢᱟᱱ ᱦᱚᱨᱚᱯ ᱛᱮᱦᱚᱸ ᱥᱮᱬᱟᱜ ᱢᱮ ᱫᱮᱵᱽᱱᱟᱜᱚᱨᱤ ᱛᱮᱦᱚᱸ ᱥᱮᱬᱟᱜ ᱢᱮ ᱚᱞ ᱪᱤᱠᱤ ᱛᱮᱦᱚᱸ ᱥᱮᱬᱟᱜ ᱢᱮ ᱤᱝᱞᱤᱥ ᱛᱮᱦᱚᱸ ᱥᱮᱬᱟᱜ ᱢᱮ ᱵᱟᱝᱞᱟ ᱛᱮᱦᱚᱸ ᱥᱮᱬᱟᱜ ᱢᱮ ᱦᱤᱱᱫᱤ ᱛᱮᱦᱚᱸ ᱥᱮᱬᱟᱜ ᱢᱮ ᱟᱨᱮ ᱟᱢ ᱚᱠᱟᱴᱟᱜ ᱛᱮᱢ ᱫᱟᱲᱮᱭᱟᱜ ᱠᱟᱱᱟ ᱥᱮᱬᱟᱜ ᱢᱮ ᱟᱯᱚᱛᱛᱤ ᱵᱟᱹᱱᱩᱜᱼᱟ ᱛᱚᱵᱮ ᱵᱟᱢ ᱵᱤᱨᱩᱫᱷᱟ ᱪᱤᱞᱤ ᱠᱟᱱᱟ ᱯᱮ ᱟᱯᱮ ᱱᱩᱱᱟᱹᱜ ᱯᱮ ᱵᱤᱨᱩᱫᱷ ᱵᱟᱲᱟᱭᱮᱫᱟ ᱥᱚᱵᱽ ᱥᱚᱢᱚᱭ ᱵᱷᱟᱥᱟ ᱪᱮᱛᱟᱱ ᱨᱮᱜᱮ ᱧᱮᱞ ᱯᱮ ᱱᱩᱠᱩ ᱥᱮᱛᱟ ᱧᱮᱞ ᱠᱚᱯᱮ ᱥᱮᱛᱟ ᱵᱤᱫᱮᱥ ᱨᱮᱱ ᱥᱮᱛᱟ ᱠᱚ ᱵᱷᱩᱜ ᱫᱟ ᱟᱨ ᱵᱮᱝᱜᱚᱞ ᱨᱮᱱ ᱥᱮᱛᱟ ᱠᱚ ᱵᱷᱩᱜ ᱫᱟ ᱵᱤᱦᱟᱨ ᱨᱮᱱ ᱢᱤᱫ ᱜᱮᱠᱚ ᱵᱷᱩᱜ ᱫᱟ ᱵᱤᱫᱮᱥ ᱨᱮᱱ ᱪᱮᱬᱮ ᱠᱚ ᱨᱟᱜ ᱫᱟ ᱱᱚᱰᱮᱱ ᱠᱚ ᱪᱮᱬᱮ ᱠᱚ ᱨᱟᱜ ᱫᱟ ᱢᱤᱫ ᱜᱮᱠᱚ ᱨᱟᱜ ᱫᱟ ᱜᱚᱴᱟ ᱫᱤᱥᱚᱢ ᱨᱮᱱ ᱠᱟᱹᱦᱩ ᱢᱤᱫ ᱜᱮᱠᱚ ᱨᱟᱜ ᱫᱟ ᱡᱚᱛᱚ ᱠᱟᱹᱦᱩᱣᱟᱜ ᱟᱲᱟᱝ ᱢᱤᱫ ᱜᱮᱛᱟ ᱠᱚᱣᱟ ᱟᱨᱮ ᱩᱱᱠᱩ ᱟᱨ ᱟᱵᱚ ᱢᱟᱱᱣᱟ ᱡᱚᱱᱚᱢ ᱦᱩᱭ ᱠᱟᱛᱮ ᱪᱤᱠᱟᱹᱛᱮ ᱵᱷᱟᱥᱟ ᱵᱟᱝ ᱢᱤᱫᱚᱜ ᱠᱟᱱ ᱛᱟᱯᱮᱭᱟ ᱪᱤᱠᱟᱹᱛᱮ ᱠᱟᱛᱷᱟ ᱵᱟᱝ ᱡᱩᱨᱤᱜ ᱠᱟᱱ ᱛᱟᱯᱮᱭᱟ ᱪᱤᱞᱤ ᱠᱟᱱᱟ ᱯᱮ ᱦᱮᱸ ᱟᱨᱮ ᱡᱚᱛᱚ ᱡᱟᱭᱜᱟ ᱨᱮᱱ ᱡᱟᱦᱟᱱᱤᱡ ᱠᱟᱱ ᱜᱮᱭᱟ ᱢᱤᱫᱴᱟᱝ ᱛᱟᱹᱨᱩᱵ ᱦᱚᱸ ᱡᱟᱦᱟᱸ ᱡᱟᱭᱜᱟ ᱨᱮᱱ ᱠᱟᱱ ᱜᱮᱭᱟᱭ ᱡᱟᱦᱟᱸ ᱵᱤᱦᱟᱨ ᱨᱮᱱᱮ ᱦᱩᱭᱩᱜᱚᱜ ᱵᱟᱝᱜᱟᱞ ᱨᱮᱱᱮ ᱦᱩᱭᱩᱜᱚᱜ ᱢᱤᱫ ᱜᱮᱠᱤᱱ ᱟᱣᱟᱡᱟ ᱡᱟᱦᱟᱸ ᱨᱮᱱ ᱢᱤᱫᱴᱮᱱ ᱯᱩᱥᱤ ᱦᱩᱭ ᱦᱚᱪᱚᱣᱟᱱ ᱜᱮ ᱵᱤᱫᱮᱥᱤ ᱯᱩᱥᱤ ᱦᱩᱭ ᱦᱚᱪᱚᱣᱟᱱ ᱜᱮ ᱟᱨ ᱫᱮᱥᱤ ᱯᱩᱥᱤ ᱦᱩᱭ ᱦᱚᱪᱚᱣᱟᱱ ᱜᱮ ᱢᱤᱫ ᱜᱮᱠᱤᱱ ᱟᱣᱟᱡᱟ ᱟᱨ ᱟᱯᱮ ᱢᱟᱱᱣᱟ ᱡᱚᱱᱚᱢ ᱦᱩᱭ ᱠᱟᱛᱮᱫ ᱪᱮᱫ ᱯᱮ ᱮᱦᱚᱵ ᱟᱠᱟᱫᱼᱟ ᱱᱚᱣᱟ ᱵᱷᱟᱥᱟ ᱪᱮᱛᱟᱱ ᱨᱮ ᱟᱯᱮ ᱫᱚᱯᱮ ᱡᱷᱟᱢᱮᱞᱟ ᱯᱮ ᱞᱟᱜᱟᱣ ᱠᱟᱜᱼᱟ ᱡᱚᱛᱚ ᱦᱚᱲ ᱯᱟᱲᱦᱟᱜ ᱯᱮ ᱡᱚᱛᱚᱣᱟᱜ ᱛᱮ ᱥᱮᱬᱟᱜ ᱯᱮ ᱢᱮᱱᱠᱷᱟᱱ ᱵᱟᱝ ᱯᱮ ᱵᱤᱨᱩᱫᱟ ᱟᱨ ᱯᱮ ᱵᱤᱨᱩᱫ ᱞᱮᱠᱷᱟᱱ ᱫᱚ ᱟᱯᱱᱟᱨ ᱜᱮ ᱟᱵᱚ ᱜᱮᱵᱚᱱ ᱱᱮᱜᱽᱞᱮᱠᱴ ᱦᱤᱡᱩᱜ ᱠᱟᱱᱟ ᱟᱵᱚ ᱜᱮᱵᱚᱱ ᱵᱟᱹᱲᱤᱡᱚᱜ ᱠᱟᱱᱟ ᱚᱠᱚᱭ ᱦᱚᱸ ᱚᱠᱚᱭ ᱟᱞᱚᱢ ᱫᱳᱥᱮᱭᱟ ᱚᱠᱚᱭ ᱦᱚᱸ ᱫᱳᱥ ᱟᱞᱚᱢ ᱞᱟᱫᱮᱣᱟᱭᱟ ᱟᱨ ᱟᱢ ᱡᱚᱛᱚᱛᱮᱢ ᱥᱮᱬᱟ ᱞᱮᱱᱠᱷᱟᱱ ᱟᱵᱚ ᱜᱮ ᱢᱮᱱ ᱫᱟᱲᱮᱭᱟᱜ ᱵᱚᱱᱟ ᱠᱚ ᱮᱴᱟᱜ ᱠᱚᱦᱚᱸ ᱵᱟᱝ ᱱᱩᱠᱩ ᱚᱠᱟᱴᱟᱜ ᱛᱮᱦᱚᱸ ᱵᱟᱝ ᱠᱚ ᱠᱚᱢᱟᱣᱟ ᱥᱮ ᱟᱵᱚ ᱛᱮᱦᱚᱸ ᱵᱚᱱ ᱢᱮᱱᱟ ᱟᱢ ᱛᱮᱫ ᱛᱮᱜᱮ ᱢᱮᱱ ᱫᱟᱲᱮᱭᱟᱜᱼᱟ ᱡᱮ ᱦᱟᱢ ᱠᱤᱥᱤ ᱥᱮ ᱠᱚᱢ ᱱᱟᱦᱤ ᱦᱚᱸ ᱟᱢ ᱵᱚᱞᱮ ᱚᱠᱟᱴᱟᱜ ᱛᱮᱜᱮ ᱵᱟᱝ ᱠᱚᱢᱟᱣᱟ ᱵᱟᱝᱞᱟ ᱛᱮᱦᱚᱸ ᱵᱟᱝ ᱠᱚᱢᱟᱣᱟ ᱡᱚᱛᱚᱣᱟᱜ ᱛᱮᱢ ᱫᱟᱲᱮᱭᱟᱜᱼᱟ ᱡᱚᱛᱚ ᱦᱚᱲ ᱥᱚᱸᱜᱮᱢ ᱜᱟᱞᱢᱟᱨᱟᱣ ᱫᱟᱲᱮᱭᱟᱜᱼᱟ ᱟᱨ ᱢᱤᱫᱴᱮᱡ ᱛᱮᱫᱚ ᱛᱤᱱᱟᱹᱜ ᱥᱟᱺᱜᱤᱧ ᱮᱢ ᱪᱟᱞᱟᱜᱼᱟ ᱟᱢ ᱵᱟᱝᱞᱟ ᱢᱚᱛᱚᱢ ᱪᱮᱫ ᱞᱮᱠᱷᱟᱱ ᱠᱷᱟᱹᱞᱤ ᱵᱟᱝᱞᱟ ᱵᱷᱳᱨ ᱜᱮ ᱦᱤᱱᱫᱤ ᱢᱚᱛᱚᱢ ᱪᱮᱫ ᱞᱮᱠᱷᱟᱱ ᱵᱷᱟᱨᱚᱛ ᱵᱷᱳᱨ ᱜᱮ ᱢᱤᱢᱤᱫ ᱜᱚᱴᱮᱡ ᱨᱟᱡᱽᱡᱚ ᱨᱮ ᱵᱟᱢ ᱪᱟᱞᱟᱣ ᱫᱟᱲᱮᱭᱟᱜᱼᱟ ᱟᱨ ᱟᱢ ᱤᱝᱞᱤᱥ ᱮᱢ ᱪᱮᱫ ᱞᱮᱠᱷᱟᱱ ᱜᱚᱴᱟ ᱜᱚᱴᱟ ᱚᱞ ᱤᱱᱰᱤᱭᱟ ᱫᱚ ᱵᱟᱝ ᱜᱚᱴᱟ ᱚᱣᱟᱨᱞᱰ ᱜᱚᱴᱟ ᱯᱨᱤᱛᱷᱤᱵᱤ ᱟᱢᱮᱢ ᱫᱟᱬᱟ ᱫᱟᱲᱮᱭᱟᱜ ᱠᱟᱱᱟ ᱢᱮᱱᱠᱷᱟᱱ ᱜᱚᱴᱟ ᱯᱨᱤᱛᱷᱤᱵᱤᱢ ᱫᱟᱬᱟ ᱞᱮᱠᱷᱟᱱ ᱦᱚᱸ ᱚᱞ ᱪᱤᱠᱤ ᱡᱩᱫᱤ ᱴᱷᱤᱠ ᱵᱟᱢ ᱫᱟᱲᱮᱭᱟᱜ ᱠᱷᱟᱱ ᱟᱯᱱᱟᱨᱟᱜ ᱵᱷᱟᱥᱟ ᱪᱮᱛᱟᱱ ᱨᱮ ᱟᱯᱱᱟᱨᱟᱜ ᱡᱟᱹᱛ ᱪᱮᱛᱟᱱ ᱨᱮ ᱟᱭᱢᱟ ᱠᱤᱪᱷᱩ ᱵᱟᱰᱟᱭ ᱛᱮᱭᱟᱜ ᱢᱮᱱᱟᱜᱼᱟ ᱚᱱᱟ ᱵᱟᱢ ᱵᱟᱰᱟᱭ ᱧᱟᱢᱟ ᱚᱱᱟ ᱞᱮᱠᱟᱛᱮ ᱠᱩᱨᱩᱢᱩᱴᱩᱭ ᱯᱮ ᱡᱚᱛᱚᱣᱟᱜ ᱜᱮ ᱪᱮᱪᱮᱫ ᱟᱨ ᱚᱠᱚᱭ ᱦᱚᱸ ᱚᱠᱚᱭᱟᱜ ᱚᱠᱟᱴᱟᱜ ᱜᱮ ᱟᱞᱚᱯᱮ ᱵᱤᱨᱩᱫᱟ ᱫᱩᱞᱟᱹᱲᱤᱭᱟᱹ ᱜᱤᱫᱽᱨᱟᱹ ᱠᱚ ᱛᱤᱧ ᱡᱟᱦᱟᱸᱭ ᱯᱮ ᱚᱞᱚᱜ ᱯᱟᱲᱦᱟᱜ ᱠᱟᱱ ᱵᱤᱥᱮᱥ ᱠᱟᱭᱛᱮ ᱟᱯᱮᱧ ᱢᱮᱛᱟ ᱯᱮ ᱠᱟᱱᱟ ᱢᱚᱡᱽ ᱛᱮᱯᱮ ᱯᱟᱲᱦᱟᱜᱼᱟ ᱟᱨ ᱡᱚᱛᱚᱣᱟᱜ ᱜᱮ ᱠᱩᱨᱩᱢᱩᱴᱩᱭ ᱯᱮ ᱚᱠᱚᱭ ᱚᱠᱟᱴᱟᱜ ᱯᱟᱲᱦᱟᱜ ᱠᱟᱱᱟᱭ ᱯᱟᱲᱦᱟᱣ ᱦᱚᱪᱚᱣᱟᱱ ᱜᱮ ᱢᱮᱱᱠᱷᱟᱱ ᱵᱟᱝ ᱜᱮᱯᱮ ᱵᱤᱨᱩᱫᱟ ᱫᱟᱭᱟ ᱠᱟᱛᱮᱫ ᱠᱟᱛᱷᱟ ᱟᱸᱡᱚᱢ ᱯᱮ ᱟᱨ ᱟᱯᱱᱟᱨ ᱛᱟᱞᱟ ᱨᱮ ᱡᱷᱟᱢᱮᱞᱟ ᱟᱞᱚ ᱯᱮ ᱞᱟᱜᱟᱣᱟ ᱟᱨᱮ ᱜᱟᱡᱟᱲ ᱨᱮᱱ ᱛᱩᱭᱩ ᱢᱤᱫ ᱜᱮᱠᱚ ᱟᱣᱟᱡᱽ ᱮᱫ ᱠᱟᱱᱟ ᱩᱱᱠᱩ ᱛᱟᱞᱟ ᱨᱮ ᱡᱟᱦᱟᱱ ᱵᱤᱵᱟᱫᱽ ᱵᱟᱹᱱᱩᱜ ᱡᱷᱟᱢᱮᱞᱟ ᱵᱟᱹᱱᱩᱜ ᱪᱤᱞᱤ ᱠᱟᱱᱟ ᱯᱮ ᱚᱱᱟ ᱛᱮᱜᱮ ᱢᱤᱢᱤᱫ ᱜᱚᱴᱮᱡ ᱜᱚᱞᱯᱚ ᱢᱮᱱᱟᱜ ᱞᱮᱠᱟ ᱥᱤᱭᱟᱞ ᱠᱚᱫᱚ ᱠᱚ ᱯᱚᱱᱰᱤᱛ ᱠᱟᱱᱟ ᱪᱮᱫᱟᱜ ᱡᱮ ᱩᱱᱠᱩ ᱫᱚ ᱢᱤᱫ ᱴᱮᱱ ᱟᱨ ᱟᱣᱟᱡᱽ ᱡᱟᱦᱟᱸᱭ ᱮ ᱦᱚᱦᱚ ᱠᱮᱫ ᱫᱚ ᱡᱚᱛᱚ ᱦᱚᱲᱟᱜ ᱡᱩᱨᱤᱜ ᱛᱟᱠᱚᱣᱟ ᱟᱨᱮ ᱛᱩᱭᱩ ᱤᱱᱟᱹᱜ ᱟᱯᱮ ᱵᱟᱯᱮ ᱥᱮᱭᱟᱱᱟ ᱫᱟᱲᱮᱭᱟᱜ ᱠᱟᱱᱟ ᱪᱤᱞᱤ ᱠᱟᱱᱟ ᱯᱮ ᱦᱮᱸ ᱟᱯᱮ ᱫᱚ ᱥᱤᱠᱷᱱᱟᱹᱛ ᱯᱮ ᱧᱟᱢ ᱠᱟᱜᱼᱟ ᱪᱮᱫ ᱨᱮᱭᱟᱜ ᱵᱳᱡᱽ ᱟᱯᱮ ᱞᱟᱫᱮ ᱟᱯᱮ ᱠᱟᱱᱟ ᱪᱮᱫ ᱨᱮᱭᱟᱜ ᱵᱳᱡᱽ ᱯᱮ ᱧᱟᱢᱮᱫ ᱠᱟᱱᱟ ᱟᱨᱮ ᱛᱤᱱᱟᱹᱜ ᱜᱟᱱᱮᱢ ᱥᱟᱢᱵᱽᱲᱟᱣᱟ ᱟᱢ ᱩᱱᱟᱹᱜ ᱜᱟᱱ ᱥᱤᱠᱷᱱᱟᱹᱛ ᱦᱟᱛᱟᱣ ᱢᱮ ᱢᱮᱱᱠᱷᱟᱱ ᱪᱮᱫᱟᱜ ᱮᱢ ᱵᱤᱨᱩᱫᱷ ᱵᱟᱲᱟᱭᱟ ᱵᱟᱹᱲᱛᱤ ᱵᱟᱹᱧ ᱢᱮᱱᱮᱫ ᱠᱟᱱᱟ ᱢᱟ ᱡᱚᱛᱚ ᱜᱚᱜᱚ ᱵᱟᱵᱟ ᱠᱚᱦᱚᱸ ᱟᱯᱱᱟᱨ ᱨᱮᱱ ᱜᱤᱫᱽᱨᱟᱹ ᱠᱚ ᱥᱩᱫᱷᱨᱟᱹᱣ ᱠᱚᱯᱮ ᱵᱩᱡᱷᱟᱹᱣ ᱠᱚᱯᱮ ᱟᱨ ᱡᱚᱛᱚᱣᱟᱜ ᱛᱮ ᱥᱮᱬᱟ ᱦᱚᱪᱚ ᱠᱚ ᱨᱮᱭᱟᱜ ᱫᱟᱲᱮ ᱥᱟᱬᱮ ᱥᱮᱬᱟ ᱚᱪᱚ ᱠᱚ ᱞᱟᱹᱜᱤᱫ ᱟᱯᱮ ᱥᱤᱠᱷᱱᱟᱹᱛ ᱮᱢᱟ ᱠᱚᱯᱮ ᱵᱟᱝ ᱯᱮ ᱫᱟᱲᱮᱭᱟᱜᱼᱟ ᱛᱤᱱᱟᱹᱜ ᱴᱩᱠᱩ ᱯᱮ ᱫᱟᱲᱮᱭᱟᱜᱼᱟ ᱤᱱᱟᱹᱜ ᱜᱟᱱ ᱜᱮ ᱚᱠᱚᱭᱟᱜ ᱫᱚ ᱠᱷᱚᱨᱚᱪ ᱵᱟᱹᱱᱩᱜᱼᱟ ᱚᱠᱚᱭᱟᱜ ᱫᱚ ᱟᱹᱠᱤᱞ ᱜᱮ ᱵᱟᱹᱱᱩᱜᱼᱟ ᱚᱠᱚᱭ ᱫᱚ ᱯᱚᱨᱤᱵᱮᱥ ᱜᱮ ᱚᱱᱠᱟᱱ ᱜᱮᱭᱟ ᱟᱫᱚ ᱡᱮ ᱴᱩᱠᱩ ᱚᱠᱚᱭ ᱚᱠᱟᱴᱟᱜ ᱯᱮ ᱫᱟᱲᱮᱭᱟᱜ ᱠᱟᱱᱟ ᱥᱮᱬᱟᱜ ᱯᱮ ᱟᱨ ᱥᱮᱬᱟ ᱠᱚᱯᱮ ᱢᱮᱱᱠᱷᱟᱱ ᱫᱟᱭᱟ ᱠᱟᱛᱮ ᱵᱟᱨ ᱵᱟᱨᱤᱧ ᱢᱮᱱᱮᱫ ᱠᱟᱱᱟ ᱟᱞᱚ ᱯᱮ ᱵᱤᱨᱩᱫᱟ ᱟᱞᱚ ᱯᱮ ᱵᱤᱨᱩᱫᱟ ᱟᱞᱚ ᱯᱮ ᱵᱤᱨᱩᱫᱟ ᱢᱟ ᱛᱚᱵᱮ ᱥᱟᱱᱟᱢ ᱜᱟᱛᱮ ᱠᱚ ᱥᱟᱱᱟᱢ ᱯᱮᱲᱟ ᱠᱚ ᱡᱚᱦᱟᱨ ᱡᱚᱦᱟᱨ